ᱟᱵᱚ ᱵᱟᱰᱟᱭᱟ ᱵᱚᱱ ᱨᱮᱸᱜᱮᱡ ᱦᱚᱲ ᱠᱟᱱᱟ ᱵᱚᱱ ᱟᱨ ᱟᱵᱚ ᱫᱚ ᱡᱚᱛᱚ ᱫᱚ ᱵᱟᱥᱠᱮ ᱫᱟᱜ ᱢᱟᱹᱰᱤ ᱡᱚᱢ ᱠᱟᱛᱮ ᱵᱚᱱ ᱪᱟᱞᱟᱜᱼᱟ ᱯᱟᱹᱦᱤᱞᱤ ᱟᱹᱜᱩ ᱠᱮᱜᱼᱟ ᱯᱩᱨᱟᱹ ᱱᱚᱜᱼᱚᱭ ᱵᱚᱱ ᱧᱮᱞ ᱫᱟᱲᱮᱭᱟᱜ ᱠᱟᱱᱟ ᱢᱟᱢᱟ ᱟᱨ ᱜᱟᱯᱟ ᱠᱷᱚᱱ ᱫᱚ ᱥᱠᱩᱞ ᱰᱮᱞᱤ ᱵᱩᱡᱷᱟᱹᱣ ᱠᱮᱜᱼᱟᱢ ᱟᱨ ᱚᱱᱟ ᱟᱨ ᱪᱮᱫ ᱤᱧ ᱞᱟᱹᱭ ᱛᱟᱵᱚᱱᱟ ᱚᱱᱟᱜᱮ ᱟᱨ ᱱᱚᱜᱼᱚᱭ ᱫᱟᱠᱟ ᱩᱛᱩ ᱟᱹᱜᱩ ᱟᱹᱫᱤᱧᱟ ᱟᱯᱮ ᱦᱤᱞᱤ ᱟᱨ ᱫᱮᱞᱟᱝ ᱡᱚᱢ ᱛᱮ ᱟᱫᱚ ᱦᱟᱱᱛᱮ ᱩᱴᱷᱟᱹᱣ ᱦᱩᱭᱩᱜᱼᱟ ᱵᱟᱢ ᱡᱚᱢᱟ

ᱦᱳ ᱴᱷᱤᱠ ᱜᱮᱭᱟ ᱠᱟᱛᱷᱟ ᱫᱚ ᱱᱤᱱᱟᱹᱜ ᱜᱮ ᱵᱟᱭ ᱪᱟᱵᱟᱜ ᱛᱟᱵᱚᱱᱟ ᱦᱮᱞᱟ ᱫᱟᱠᱟ ᱞᱮ ᱡᱚᱢ ᱞᱮᱜᱮ ᱛᱟᱨᱯᱚᱨᱮ ᱱᱟᱦᱟᱜ ᱵᱟᱹᱫᱽ ᱞᱮ ᱪᱟᱞᱟᱜᱼᱟ ᱦᱮᱞᱟ ᱟᱨ ᱵᱟᱹᱫᱽ ᱨᱮ ᱪᱮᱫ ᱞᱮᱠᱟ ᱞᱮ ᱠᱚᱰᱟᱲᱮᱜᱼᱟ ᱱᱟᱦᱟᱜ ᱛᱚᱲᱟ ᱜᱟᱹᱰᱤ ᱚᱱᱟ ᱱᱟᱦᱟᱜ ᱤᱧ ᱫᱮᱠᱷᱟᱣ ᱟᱯᱮ ᱛᱟᱵᱚᱱᱟ ᱦᱮᱞᱟ ᱵᱞᱚᱜᱽ ᱨᱮ ᱠᱚᱱᱴᱤᱱᱤᱭᱩ ᱛᱟᱦᱮᱱ ᱛᱟᱵᱚᱱ ᱯᱮ ᱟᱨ ᱟᱯᱮ ᱪᱮᱫ ᱞᱮᱠᱟ ᱯᱮ ᱠᱟᱹᱢᱤ ᱠᱟᱱᱟ ᱚᱱᱟ ᱦᱚᱸ ᱞᱟᱹᱭ ᱛᱟᱵᱚᱱ ᱯᱮ ᱦᱮᱞᱟ ᱛᱚ ᱴᱷᱤᱠ ᱜᱮᱭᱟ ᱛᱟᱵᱚᱱ ᱟᱨ

ᱚᱰᱟᱱ ᱠᱮᱭᱟ ᱵᱤᱱ ᱠᱷᱟᱱ ᱛᱚ ᱴᱷᱤᱠ ᱜᱮᱭᱟ ᱱᱚᱰᱮ ᱴᱨᱟᱠᱴᱚᱨ ᱧᱟᱢ ᱠᱟᱱᱟ ᱦᱟᱸᱜ ᱫᱮᱠᱷᱟᱣ ᱯᱮ ᱠᱟᱱᱟ ᱴᱨᱟᱠᱴᱚᱨ ᱦᱮᱞᱟ ᱱᱚᱰᱮ ᱴᱨᱟᱠᱴᱚᱨ ᱰᱨᱟᱭᱵᱷᱟᱨ ᱛᱟᱹᱠᱤᱱ ᱢᱮᱱᱟᱜ ᱠᱤᱱᱟ ᱦᱚᱞᱟ ᱨᱤᱧ ᱞᱟᱹᱭᱟᱫ ᱠᱤᱱ ᱛᱟᱦᱮᱱ ᱜᱮ ᱟᱫᱚ ᱡᱟᱦᱳ ᱟᱹᱜᱩ ᱠᱟᱜ ᱜᱮᱭᱟ ᱜᱟᱹᱰᱤ ᱦᱟᱱᱮ ᱴᱨᱟᱠᱴᱚᱨ ᱢᱮᱱᱟᱜᱼᱟ ᱴᱨᱟᱠᱴᱚᱨ ᱛᱮᱜᱮ ᱱᱟᱜ ᱥᱤ ᱦᱩᱭᱩᱜᱼᱟ ᱟᱹᱵᱤᱱ ᱟᱫᱚ ᱵᱤᱱ ᱨᱩᱣᱟᱹᱲᱟ ᱨᱩᱣᱟᱹᱲ ᱵᱤᱱ ᱱᱚᱣᱟ ᱠᱩᱰᱤ ᱠᱚ ᱤᱫᱤ ᱛᱤᱧ ᱵᱤᱱ

ᱨᱚᱦᱚᱭ ᱛᱟᱨᱯᱚᱨᱮ ᱤᱧᱫᱚ ᱱᱟᱦᱟᱜ ᱚᱱᱟ ᱤᱫᱤ ᱠᱚ ᱱᱟᱦᱟᱜ ᱢᱩᱞᱭᱟᱹ ᱠᱚ ᱯᱟᱱᱛᱮ ᱠᱚ ᱱᱟᱦᱟᱜ ᱛᱚ ᱟᱨ ᱪᱮᱫ ᱤᱧ ᱞᱟᱹᱭ ᱛᱟᱵᱚᱱᱟ ᱟᱨ ᱟᱯᱮ ᱢᱟᱯᱮ ᱟᱞᱮ ᱟᱯᱮ ᱥᱮᱫ ᱪᱮᱫ ᱞᱮᱠᱟ ᱫᱟᱜ ᱵᱟᱲᱟᱭᱮᱫᱼᱟ ᱥᱮ ᱵᱟᱝ ᱱᱚᱛᱮ ᱢᱟ ᱵᱟᱭ ᱫᱟᱜᱮᱫᱼᱟ ᱨᱚᱦᱚᱲ ᱪᱟᱵᱟ ᱵᱟᱹᱫᱽ ᱠᱚ ᱯᱩᱨᱟᱹ ᱢᱟᱱᱮ ᱩᱱᱟᱹᱜ ᱫᱟᱜ ᱵᱟᱹᱱᱩᱜᱼᱟ ᱡᱟᱦᱟᱸ ᱠᱮᱱᱮᱞ ᱫᱟᱜ ᱛᱤᱱᱟᱹᱜ ᱵᱟᱨᱭᱟ ᱯᱮᱭᱟ ᱱᱟ ᱛᱤᱱᱟᱹᱜ ᱵᱷᱤᱱᱟᱹ ᱢᱤᱫ ᱵᱤᱛᱟᱹ ᱜᱟᱱ ᱫᱟᱜ ᱦᱤᱡᱩᱜ ᱠᱟᱱᱟ ᱟᱨ ᱵᱟᱠᱚ ᱢᱟᱱᱮ ᱥᱤᱛᱩᱝ ᱠᱚ ᱪᱟᱥ ᱟᱠᱟᱫ ᱛᱟᱦᱮᱱ ᱥᱮ ᱦᱟᱱᱟ ᱛᱟᱞᱟ ᱵᱟᱹᱫᱽ ᱠᱚᱨᱮ ᱵᱟᱠᱚ ᱵᱟᱠᱚ ᱤᱨ ᱠᱟᱜᱼᱟ ᱚᱱᱟᱛᱮ ᱫᱟᱜ ᱵᱟᱠᱚ ᱟᱲᱟᱜᱮᱫᱼᱟ ᱟᱨ ᱦᱚᱞᱟ ᱦᱚᱞᱟ ᱦᱚᱞᱟ ᱥᱮ ᱢᱟᱫᱷᱮᱨ ᱦᱤᱞᱳᱜ ᱡᱳᱨ ᱧᱚᱜ ᱫᱟᱜ ᱧᱚᱜ ᱞᱮᱜᱼᱟ ᱟᱫᱚ ᱱᱟᱥᱮᱱᱟᱜ ᱵᱟᱹᱫᱽ ᱠᱟᱹᱴᱤᱡ ᱚᱫᱟ ᱧᱚᱜ ᱟᱠᱟᱱ ᱛᱟᱵᱚᱱᱟ ᱚᱱᱟᱜᱮ ᱟᱫᱚ ᱛᱮᱦᱮᱧ ᱫᱚ ᱥᱤ ᱦᱩᱭᱩᱜᱼᱟ ᱜᱟᱯᱟ ᱛᱚᱞᱟ ᱦᱩᱭᱩᱜᱼᱟ ᱵᱟᱥ ᱛᱟᱵᱚᱱ ᱴᱷᱤᱠ ᱜᱮᱭᱟ ᱛᱟᱵᱚᱱ ᱟᱨ ᱟᱯᱮ ᱦᱤᱞᱤ ᱢᱟᱭ ᱨᱟᱹᱜᱤ ᱠᱟᱱᱟ ᱩᱱᱤᱜᱮ ᱪᱮᱫ ᱞᱮᱠᱟᱨᱮ ᱵᱷᱩᱞᱟᱹᱣ ᱧᱚᱜ ᱦᱩᱭᱩᱜᱼᱟ ᱟᱨ ᱴᱷᱤᱠ ᱜᱮᱭᱟ ᱥᱟᱭᱠᱮᱞ ᱨᱮ ᱢᱟᱭ ᱞᱟᱹᱭᱮᱫ ᱵᱟᱵᱟ ᱢᱟᱢᱟ ᱢᱟ ᱟᱢ ᱥᱟᱞᱟᱜ ᱵᱟᱭ ᱨᱚᱲᱟ ᱛᱚ ᱱᱚᱸᱰᱮ ᱵᱟᱹᱫᱽ ᱛᱟᱞᱮ ᱫᱚ ᱦᱟᱱᱮ ᱦᱟᱸᱰᱮ ᱟᱹᱰᱤ ᱵᱚᱞᱚᱭᱮᱱ ᱛᱟᱵᱚᱱᱟ ᱟᱨ ᱱᱤᱛᱚᱜ ᱱᱟᱦᱟᱜ ᱥᱤ ᱦᱩᱭᱩᱜᱼᱟ ᱟᱨ ᱱᱟᱹᱭᱦᱟᱹᱨ ᱠᱷᱚᱱ ᱱᱟᱹᱭᱦᱟᱹᱨ ᱫᱚ ᱵᱟᱝ ᱤᱧ ᱛᱮᱧᱟᱝ ᱛᱟᱠᱚ ᱚᱲᱟᱜ ᱠᱷᱚᱱ ᱤᱭᱟᱹ ᱱᱟᱦᱟᱜ ᱦᱩᱲᱩ ᱱᱟᱦᱟᱜ ᱤᱧ ᱟᱹᱜᱩᱭᱟ ᱟᱨᱦᱚᱸ ᱛᱚᱲᱟ ᱦᱩᱲᱩ ᱢᱚᱴᱚᱨ ᱢᱚᱴᱚᱨ ᱟᱞᱮ ᱫᱚ ᱱᱤᱭᱟᱹ ᱫᱷᱟᱣ ᱫᱚ ᱢᱚᱴᱚᱨ ᱞᱮ ᱪᱟᱥᱟ ᱟᱨ ᱠᱚᱲᱟ ᱪᱚᱢᱯᱟ ᱴᱷᱤᱠ ᱜᱮᱭᱟ ᱛᱟᱵᱚᱱ ᱵᱟᱹᱫᱽ ᱞᱮ ᱥᱮᱴᱮᱨᱱᱟ ᱱᱚᱰᱮ ᱴᱨᱟᱠᱴᱚᱨ ᱦᱚᱸ ᱥᱮᱴᱮᱨ ᱟᱠᱟᱱᱟ ᱯᱩᱨᱟᱹ ᱯᱷᱩᱞ ᱠᱟᱜ ᱢᱮ ᱜᱚᱴᱟ ᱯᱩᱨᱟᱹ ᱱᱚᱜᱼᱚ ᱱᱤᱱᱟᱹᱜ ᱢᱟᱨᱟᱝ ᱵᱟᱹᱫᱽ ᱛᱟᱞᱮ ᱱᱚᱰᱮ ᱱᱚᱰᱮ ᱞᱮ ᱛᱚᱲᱟ ᱵᱟᱲᱟᱭᱟ ᱟᱨ ᱦᱟᱱᱟ ᱛᱟᱞᱟ ᱵᱟᱹᱫᱽ ᱥᱮᱫ ᱨᱮ ᱵᱟᱹᱫᱽ ᱢᱮᱱᱟᱜᱼᱟ ᱟᱨ ᱦᱟᱱᱟ ᱜᱷᱩᱴᱩ ᱥᱮᱫ ᱨᱮ ᱵᱤᱨ ᱥᱮᱫ ᱨᱮ ᱚᱱᱛᱮ ᱨᱮ ᱵᱟᱹᱫᱽ ᱢᱮᱱᱟᱜ ᱛᱟᱞᱮᱭᱟ ᱟᱨ ᱟᱹᱛᱩ ᱦᱟᱱᱟ ᱥᱚᱲᱚᱠ ᱦᱟᱱᱟ ᱯᱟᱥᱴᱟ ᱨᱮ ᱵᱟᱹᱫᱽ ᱢᱮᱱᱟᱜᱼᱟ ᱟᱨ ᱛᱤᱱᱟᱹᱜ ᱜᱟᱱ ᱯᱮᱬᱮᱭᱟᱜ ᱠᱚ ᱵᱷᱟᱜᱽ ᱠᱚᱛᱮ ᱞᱮ ᱪᱟᱥ ᱵᱟᱲᱟᱭᱮᱜᱼᱟ ᱟᱞᱮ ᱩᱱᱟᱹᱜ ᱫᱚ ᱵᱟᱹᱱᱩᱜ ᱛᱟᱞᱮᱭᱟ ᱟᱞᱮᱭᱟᱜ ᱦᱚᱸ ᱵᱟᱹᱫᱽ ᱦᱚᱸ ᱟᱨ ᱟᱯᱮ ᱨᱮᱦᱚᱸ ᱛᱤᱦᱤᱧ ᱠᱤᱱ ᱦᱤᱡᱩᱜ ᱠᱟᱱᱟ ᱪᱮᱫ ᱪᱚᱣᱟ ᱠᱟᱢᱚ ᱛᱟᱞᱟᱝ ᱟᱢ ᱛᱚ ᱦᱮᱸ ᱞᱟᱹᱰᱩ ᱢᱟᱱᱟ ᱟᱹᱰᱤ ᱡᱳᱨᱮᱢ ᱠᱷᱚᱡᱚᱜᱼᱟ ᱚᱞᱚᱜ ᱚᱞᱚᱜ ᱟᱢ ᱡᱩᱫᱤ ᱵᱮᱥ ᱟᱨ ᱵᱚᱞ ᱡᱩᱫᱤ ᱵᱮᱥᱮᱢ ᱠᱷᱮᱞᱟᱭᱟ ᱤᱱᱟᱹᱠᱷᱟᱱ ᱫᱚ ᱠᱟᱹᱢᱤ ᱵᱟᱭ ᱦᱩᱭᱟᱢᱟ ᱠᱷᱟᱹᱞᱤ ᱵᱚᱞᱮᱢ ᱠᱷᱚᱲᱮᱭᱟ ᱤᱱᱟᱹ ᱛᱮᱜᱮ ᱯᱚᱭᱥᱟ ᱦᱤᱡᱩᱜᱼᱟ ᱵᱩᱡᱷᱟᱹᱣ ᱠᱮᱜ ᱟᱢ ᱛᱚ ᱱᱤᱝᱠᱟᱹ ᱜᱮ ᱫᱟᱜ ᱫᱚ ᱟᱫᱚ ᱪᱮᱫ ᱞᱮᱠᱟᱢ ᱠᱷᱚᱡᱚᱜ ᱠᱟᱱᱟ ᱫᱟᱜ ᱦᱚᱸ ᱵᱟᱭ ᱫᱟᱜ ᱜᱮᱭᱟ ᱟᱨ ᱡᱩᱫᱤ ᱚᱠᱟ ᱮᱥᱮᱫ ᱠᱟᱜ ᱫᱚᱵᱚᱱ ᱫᱟᱜᱟᱭ ᱱᱟᱦᱟᱜ ᱟᱨᱚ ᱜᱟᱯᱟ ᱢᱮᱭᱟᱝ ᱫᱟᱜ ᱜᱮᱭᱟ ᱱᱟᱦᱟᱜ

ᱟᱫᱚ ᱤᱧ ᱫᱚᱢ ᱞᱟᱹᱭ ᱜᱚᱫ ᱟᱹᱧ ᱠᱟᱱᱟ ᱵᱟᱹᱧ ᱡᱚᱢᱟ ᱵᱟ ᱢᱮᱛᱟᱢ ᱠᱟᱹᱱᱟᱹᱧ ᱡᱚᱢ ᱟᱠᱟᱫᱟᱹᱧ ᱟᱨᱦᱚᱸ ᱚᱸᱰᱮ ᱱᱤᱡᱮ ᱞᱮᱠᱟᱢ ᱜᱚᱦᱚ ᱪᱮᱫ ᱪᱚ ᱦᱟᱹᱠᱩ ᱥᱟᱵ ᱯᱟᱱᱛᱮ ᱠᱚ ᱛᱟᱞᱟᱝ ᱢᱮᱥᱮ ᱟᱪᱪᱷᱟ ᱞᱚᱥᱚᱫ ᱨᱮ ᱛᱤᱸᱜᱩ ᱟᱠᱟᱱ ᱛᱮᱞᱮ ᱞᱚᱥᱚᱫᱚᱜ ᱟᱹᱧ ᱦᱟᱸᱜ

ᱧᱮᱞ ᱢᱮᱥᱮ ᱫᱷᱤᱱᱟᱹᱝ ᱟᱹᱭᱩᱵ ᱱᱟᱦᱟᱜ ᱞᱮ ᱦᱤᱡᱩᱜᱼᱟ ᱱᱚᱣᱟ ᱞᱮ ᱯᱷᱩᱲ ᱦᱚᱴᱚ ᱠᱟᱜᱼᱟ ᱟᱨ ᱵᱮᱱᱟᱣ ᱦᱚᱴᱚ ᱠᱟᱜᱼᱟ ᱞᱮ ᱱᱟᱦᱟᱜ ᱤᱭᱟᱹᱛᱮ ᱚᱠᱟ ᱞᱮᱠᱟ ᱱᱟᱦᱟᱜ ᱞᱮ ᱜᱤᱰᱤᱭᱟ ᱚᱱᱟ ᱞᱮ ᱵᱮᱱᱟᱣ ᱦᱚᱴᱚ ᱠᱟᱜᱼᱟ ᱯᱚᱴᱟᱲᱤ ᱦᱟᱹᱴ ᱵᱮ ᱯᱚᱴᱟᱲᱤ ᱢᱮ ᱦᱚᱞᱟ ᱫᱤᱱ ᱠᱟᱞᱚᱢ ᱠᱷᱚᱱ ᱜᱤᱧ ᱪᱟᱥᱮᱜᱼᱟ ᱥᱮ ᱵᱟᱯᱞᱟ ᱯᱚᱨᱮ ᱠᱷᱚᱱ ᱫᱤᱱ ᱠᱟᱞᱚᱢ ᱠᱷᱚᱱ ᱜᱮ ᱢᱟᱲᱟᱝ ᱢᱟ ᱟᱭᱳ ᱫᱤᱱ ᱜᱤᱧ ᱪᱟᱥᱮᱫ ᱛᱟᱦᱮᱱᱟ ᱟᱭᱳ ᱵᱟᱵᱟ ᱛᱟᱹᱠᱤᱱ ᱜᱮ ᱟᱨ ᱱᱤᱛᱚᱜ ᱫᱤᱱ ᱠᱟᱞᱚᱢ ᱠᱷᱚᱱ ᱤᱧ ᱜᱤᱧ ᱪᱟᱥᱮᱜᱼᱟ ᱦᱚᱞᱟ ᱟᱨ ᱥᱟᱠᱨᱟ ᱱᱚᱰᱮ ᱟᱹᱨᱩᱵᱚᱜ ᱠᱟᱱᱟᱭ ᱪᱚᱞᱚ ᱪᱚ ᱚᱸᱰᱮ ᱞᱟᱞᱟᱨᱮ ᱟᱹᱨᱩᱵᱚᱜ ᱢᱮ ᱦᱮᱸ ᱚᱠᱟᱨᱮ ᱚᱱᱟᱢ ᱪᱮᱫ ᱪᱚ ᱵᱟᱹᱜᱤ ᱦᱚᱴᱚᱭᱟᱞᱟᱝ ᱴᱷᱤᱠ ᱜᱮᱭᱟ ᱛᱟᱵᱚᱱ ᱤᱧ ᱫᱚ ᱮᱠᱪᱩᱭᱮᱞᱤ ᱟᱹᱰᱤ ᱦᱩᱰᱤᱧ ᱢᱟᱱᱮ ᱵᱟᱯᱞᱟ ᱦᱚᱸ ᱠᱚᱢ ᱵᱚᱭᱚᱥ ᱨᱮᱜᱤᱧ ᱵᱟᱯᱞᱟ ᱟᱠᱟᱱᱟ ᱟᱨ ᱠᱟᱹᱢᱤ ᱠᱚᱦᱚᱸ ᱟᱫᱚ ᱟᱹᱰᱤ ᱞᱟᱜᱤᱧ ᱪᱮᱫ ᱠᱮᱭᱟ ᱡᱟᱦᱟᱱᱟᱜ ᱠᱟᱹᱢᱤ ᱠᱚᱜᱮ ᱢᱟᱱᱮ ᱯᱚᱨᱤᱥᱛᱷᱤᱛᱤ ᱠᱷᱟᱱ ᱜᱮ ᱡᱟᱦᱟᱸ ᱛᱚ ᱟᱡ ᱪᱮᱫ ᱟᱢᱟ ᱦᱮᱞᱟ ᱯᱚᱨᱤᱥᱛᱷᱤᱛᱤ ᱡᱩᱫᱤ ᱴᱷᱤᱠ ᱜᱮᱛᱟᱢᱟ ᱩᱱᱟᱹᱜ ᱞᱟᱜᱮ ᱵᱟᱢ ᱪᱮᱫᱟ ᱟᱨ ᱡᱩᱫᱤ ᱵᱟᱹᱫᱽ ᱨᱮᱫᱚ ᱠᱚ ᱞᱚᱥᱚᱫᱚᱜ ᱜᱮᱭᱟ ᱵᱟᱪᱷᱟ

ᱦᱩᱸ ᱢᱤᱫ ᱫᱮᱠᱷᱟ ᱨᱮ ᱵᱮᱱᱟᱣ ᱠᱟᱛᱮ ᱜᱤᱰᱤ ᱩᱛᱟᱹᱨ ᱛᱚ ᱴᱷᱤᱠ ᱜᱮᱭᱟ ᱛᱟᱵᱚᱱ ᱟᱨ ᱛᱟᱞᱟ ᱵᱟᱹᱫᱽ ᱞᱤᱧ ᱯᱷᱳᱱ ᱠᱟᱱᱟ ᱵᱟᱹᱫᱽ ᱧᱮᱞ ᱦᱚᱴᱚ ᱠᱟᱜᱼᱟ ᱪᱮᱫ ᱞᱮᱠᱟ ᱫᱟᱜ ᱠᱚ ᱢᱮᱱᱟᱜᱼᱟ ᱥᱮ ᱵᱟᱝ ᱮᱥᱮᱫ ᱵᱟᱲᱟ ᱦᱚᱴᱚ ᱠᱟᱜᱼᱟ ᱞᱤᱧ ᱟᱨ ᱴᱷᱤᱠ ᱜᱮᱭᱟ ᱛᱟᱵᱚᱱ ᱟᱨ ᱚᱱᱠᱟ ᱢᱟ ᱪᱟᱹᱥᱤ ᱦᱚᱲ ᱠᱟᱱᱟ ᱵᱚᱱ ᱤᱧ ᱫᱚ ᱵᱟᱝ ᱟᱯᱮ ᱦᱚᱸ ᱯᱟᱞᱮ ᱪᱟᱹᱥᱤ ᱦᱚᱲ ᱜᱮ ᱟᱨ ᱟᱯᱮᱞᱤ ᱫᱚ ᱱᱤᱛᱚᱜ ᱜᱮ ᱡᱟᱹᱯᱤᱫ ᱠᱷᱚᱱᱮ ᱵᱮᱨᱮᱫ ᱟᱠᱟᱱᱟ ᱠᱚᱲᱟ ᱡᱟᱹᱯᱤᱫ ᱡᱚᱝ ᱠᱟᱱᱟ ᱠᱟᱹᱢᱤ ᱦᱟᱯᱮ ᱟᱹᱣᱨᱤᱭᱟᱜ ᱠᱟᱱᱟ ᱟᱢ ᱡᱟᱹᱯᱤᱫ ᱟᱨ ᱱᱤᱛᱚᱜ ᱜᱮ ᱠᱚᱲᱟ ᱡᱟᱹᱯᱤᱫ ᱦᱟᱛᱟᱣ ᱢᱮ ᱛᱟᱭᱚᱢ ᱛᱮ ᱡᱟᱹᱯᱤᱫ ᱥᱚᱢᱚᱭ ᱵᱟᱭ ᱧᱟᱢᱚᱜᱼᱟ ᱥᱮ ᱪᱮᱫ ᱯᱮ ᱞᱟᱹᱭᱮᱫ ᱛᱟᱵᱚᱱᱟ ᱟᱨ ᱱᱚᱰᱮ ᱫᱚ ᱢᱩᱠ ᱠᱚ ᱪᱟᱥ ᱟᱠᱟᱫ ᱧᱮᱞ ᱫᱟᱲᱮᱭᱟᱜ ᱠᱟᱱᱟ ᱯᱮ ᱜᱚᱫ ᱪᱟᱵᱟ ᱟᱠᱟᱫ ᱠᱚ

ᱛᱚ ᱴᱷᱤᱠ ᱜᱮᱭᱟ ᱵᱟᱹᱫᱤᱧ ᱫᱮᱠᱷᱟᱣ ᱟᱯᱮ ᱠᱟᱱᱟ ᱤᱱᱟᱹ ᱢᱟᱨᱟᱝ ᱢᱟᱨᱟᱝ ᱵᱟᱹᱫᱽ ᱛᱟᱞᱮ ᱦᱮᱞᱟ ᱱᱚᱣᱟ ᱦᱚᱸ ᱱᱟᱜ ᱟᱹᱞᱤᱧ ᱵᱚᱭᱦᱟ ᱞᱤᱧ ᱦᱟᱹᱴᱤᱧ ᱞᱮᱠᱷᱟᱱ ᱱᱚᱣᱟ ᱱᱟᱜ ᱟᱫᱷᱟ ᱟᱫᱷᱟ ᱦᱮᱞᱟ ᱛᱚ ᱴᱷᱤᱠ ᱜᱮᱭᱟ ᱛᱟᱵᱚᱱ ᱟᱨ ᱛᱟᱞᱟ ᱨᱮ ᱠᱮᱪᱟᱜᱚᱜᱼᱟ ᱟᱨ ᱱᱤᱛᱚᱜ ᱞᱮ ᱨᱩᱣᱟᱹᱲᱟ ᱪᱮᱫ ᱦᱚᱸ ᱯᱟᱹᱪᱩᱜᱼᱟ ᱟᱲᱮ ᱜᱩᱰᱩ ᱠᱚ ᱵᱟᱠᱚ ᱞᱟ ᱟᱠᱟᱫ ᱠᱚᱣᱟ ᱧᱮᱞ ᱫᱟᱲᱮᱭᱟᱜ ᱠᱟᱱᱟ ᱯᱮ ᱟᱨ ᱫᱤᱱ ᱠᱟᱞᱚᱢ ᱫᱚ ᱱᱚᱝᱠᱟ ᱠᱷᱟᱥ ᱵᱟᱹᱞᱤᱧ ᱪᱟᱥ ᱞᱟᱜᱼᱟ ᱦᱮᱞᱟ ᱢᱟᱱᱮ ᱥᱟᱨ ᱠᱚᱦᱚᱸ ᱵᱟᱹᱧ ᱞᱟᱜᱟᱣ ᱫᱟᱲᱮᱭᱟᱜ ᱠᱟᱱᱟ ᱠᱷᱟᱹᱞᱤ ᱫᱚᱢᱮ ᱜᱷᱟᱥ ᱞᱮᱱᱟ ᱚᱱᱠᱟᱜᱮ ᱤᱨ ᱠᱟᱛᱮ ᱱᱤᱭᱟᱹ ᱫᱷᱟᱣ ᱫᱚ ᱢᱟᱲᱟᱝ ᱫᱷᱟᱣ ᱠᱚᱢ ᱧᱚᱜ ᱦᱩᱭᱱᱟ ᱵᱮᱥ ᱫᱷᱟᱨᱟ ᱪᱟᱥᱚᱜ ᱠᱟᱱ ᱯᱟᱞᱮ ᱥᱟᱨ ᱠᱚ ᱞᱟᱜᱟᱣ ᱞᱮᱠᱷᱟᱱ ᱵᱮᱥ ᱫᱷᱟᱨᱟ ᱦᱩᱭ ᱠᱚᱜ ᱜᱮᱭᱟ ᱯᱟᱞᱮᱫ ᱛᱚ ᱱᱤᱭᱟᱹ ᱫᱷᱟᱣ ᱵᱮᱥ ᱫᱷᱟᱨᱟ ᱪᱟᱥ ᱦᱩᱭᱩᱜᱼᱟ ᱢᱟᱱᱮ ᱚᱱᱟ ᱨᱚᱦᱚᱭ ᱥᱚᱢᱚᱭ ᱜᱮ ᱤᱧ ᱫᱚ ᱚᱱᱟ ᱥᱟᱨ ᱠᱚᱜᱮᱧ ᱞᱟᱜᱟᱣᱟ ᱥᱟᱨ ᱟᱨ ᱚᱱᱟ ᱤᱭᱟᱹ ᱜᱷᱟᱥ ᱢᱚᱨᱟ ᱠᱚ ᱛᱚ ᱴᱷᱤᱠ ᱜᱮᱭᱟ ᱛᱟᱦᱚᱞᱮ ᱫᱚ ᱨᱩ ᱦᱮᱸ ᱚᱸᱰᱮ ᱞᱟᱝ ᱯᱷᱩᱲ ᱦᱚᱴᱚ ᱠᱟᱜᱼᱟ ᱪᱚᱞᱚ

ᱟᱯᱮ ᱢᱟᱯᱮ ᱜᱤᱰᱤ ᱵᱟᱲᱟ ᱠᱮᱫ ᱜᱮᱭᱟ ᱵᱟᱝ ᱫᱚ ᱟᱯᱮ ᱥᱮᱱ ᱢᱟ ᱧᱮᱞ ᱵᱟᱲᱟᱭᱮᱫ ᱟᱹᱧ ᱥᱤ ᱵᱟᱲᱟᱭ ᱟᱯᱮ ᱯᱟᱞᱮᱫ ᱦᱟᱸᱜ ᱵᱷᱟᱹᱵᱤᱭᱮᱫ ᱟᱹᱧ ᱧᱮᱞ ᱢᱟ ᱵᱟᱝ ᱵᱟᱠᱷᱟᱱ ᱯᱟᱞᱮ ᱵᱚᱸᱜᱟ ᱠᱟᱱᱟᱢ ᱥᱮ ᱪᱮᱫ ᱞᱮᱠᱟ ᱛᱚ ᱴᱷᱤᱠ ᱜᱮᱭᱟ ᱦᱮᱞᱟ ᱧᱟᱯᱟᱢ ᱟᱵᱚᱱ ᱦᱟᱸᱜ ᱟᱨ ᱫᱷᱩᱲᱟᱹ ᱨᱮ ᱫᱚ ᱵᱟᱹᱫᱽ ᱠᱷᱚᱱ ᱫᱚᱞᱤᱧ ᱦᱮᱡ ᱟᱠᱟᱱᱟ ᱦᱮᱞᱟ ᱟᱨ ᱦᱟᱴ ᱛᱮᱦᱮᱧ ᱢᱟ ᱥᱟᱱᱰᱮ ᱠᱟᱱᱟ ᱦᱟᱴ ᱠᱟᱹᱴᱤᱡ ᱡᱟᱣ ᱧᱚᱜ ᱛᱟᱵᱚᱱᱟ ᱠᱩᱞᱤᱢᱟ ᱦᱟᱴ ᱵᱚᱡᱚᱨ ᱡᱤᱞ ᱯᱟᱸᱪᱥᱚ ᱜᱟᱱᱤᱧ ᱟᱹᱜᱩᱭᱟ ᱟᱨ ᱥᱚᱲᱮ ᱠᱟᱛᱮ ᱛᱮᱦᱮᱧ ᱡᱚᱢ ᱦᱩᱭᱩᱜᱼᱟ ᱟᱨ ᱜᱟᱯᱟ ᱱᱟᱜ ᱠᱟᱹᱢᱤ ᱦᱩᱭᱩᱜᱼᱟ ᱵᱟᱹᱫᱽ ᱨᱮ ᱦᱮᱞᱟ ᱟᱨ ᱯᱷᱤᱨᱤ ᱫᱚ ᱫᱟᱜ ᱟᱹᱜᱩ ᱪᱟᱞᱟᱜ ᱠᱟᱱ ᱛᱟᱵᱚᱱᱟ ᱫᱟᱜ ᱟᱹᱜᱩ ᱵᱟ

ᱪᱮᱫ ᱪᱤᱠᱟᱹ ᱪᱮᱫ ᱪᱤᱠᱟᱹ ᱚᱱᱟ ᱠᱷᱟᱹᱛᱤᱨ ᱛᱚᱞᱟ ᱜᱟᱹᱰᱤ ᱚᱱᱟ ᱪᱮᱫ ᱠᱟᱱ ᱛᱟᱢᱟ ᱚᱱᱟ ᱯᱚᱴᱟᱲᱤᱢ ᱵᱮᱱᱟᱣᱟ ᱫᱟᱜ ᱠᱮᱫ ᱫᱚᱱᱟᱭ ᱟᱨ ᱦᱮᱞᱟ ᱨᱮᱱ ᱠᱚᱴᱤᱧ ᱟᱹᱜᱩ ᱠᱟᱜ ᱢᱳᱵᱟᱭᱤᱞ ᱨᱮᱧ ᱤᱭᱟᱹᱭᱟ ᱠᱚᱵᱷᱚᱨᱟᱹᱧ ᱯᱚᱴᱚᱢ ᱠᱟᱹᱧ ᱵᱟᱥ ᱛᱚ ᱴᱷᱤᱠ ᱜᱮᱭᱟ ᱛᱟᱵᱚᱱ ᱟᱨ

ᱵᱩᱡᱷᱟᱹᱣ ᱠᱮᱜ ᱟᱢ ᱟᱨ ᱦᱮᱸ ᱫᱟᱜ ᱮᱜᱼᱟ ᱵᱟᱹᱧ ᱪᱟᱞᱟᱜᱼᱟ ᱚᱱᱠᱟ ᱥᱤᱥᱴᱮᱢ ᱵᱟᱭ ᱪᱟᱞᱟᱜᱼᱟ ᱤᱫᱤ ᱦᱚᱴᱚ ᱫᱚ ᱦᱩᱭᱩᱜ ᱜᱮᱭᱟ ᱵᱟᱨᱭᱟ ᱯᱚᱴᱟᱲᱤ ᱜᱮᱞᱤᱧ ᱵᱮᱱᱟᱣᱟ ᱛᱮᱦᱮᱧ ᱫᱚ ᱟᱨ ᱱᱟᱦᱟᱜ ᱜᱟᱯᱟ ᱢᱤᱫᱴᱤᱡ ᱜᱟᱱ ᱜᱟᱯᱟ ᱫᱚ ᱜᱚᱡᱟ ᱵᱟᱲᱟ ᱧᱚᱜ ᱞᱮᱱ ᱦᱟᱸᱜ ᱟᱹᱜᱩ ᱠᱟᱛᱮᱫ ᱵᱟᱝ ᱛᱚ ᱴᱷᱤᱠ ᱜᱮᱭᱟ ᱛᱟᱵᱚᱱ ᱯᱚᱴᱟᱲᱤ ᱨᱮᱰᱤᱭᱮᱱᱟ ᱟᱨ ᱛᱤᱨ ᱞᱟᱝ ᱜᱤᱰᱤᱭᱟ ᱫᱤᱱᱟᱹ ᱱᱤᱛᱚᱜ ᱥᱮ ᱟᱨ ᱠᱟᱹᱴᱤᱡ ᱧᱚᱜ ᱠᱟᱛᱮᱫ ᱜᱤᱰᱤ ᱛᱚᱨᱟᱭᱟᱞᱟ ᱦᱳ ᱴᱷᱤᱠ ᱜᱮᱭᱟ ᱛᱟᱵᱚᱱ ᱵᱞᱚᱜ ᱨᱮ ᱛᱟᱦᱮᱱ ᱛᱟᱵᱚᱱ ᱪᱮᱫ ᱞᱮᱠᱟ ᱞᱮ ᱜᱤᱰᱤᱭᱮᱜᱼᱟ ᱦᱮᱞᱟ ᱱᱚᱜᱼᱚ ᱱᱚᱣᱟ ᱯᱚᱴᱟᱲ ᱞᱟᱝ ᱵᱮᱱᱟᱣ ᱜᱚᱫ ᱠᱟᱜᱼᱟ ᱪᱚ

ᱞᱟᱹᱭ ᱢᱮ ᱱᱚᱛᱮ ᱦᱤᱡᱩᱜ ᱢᱮᱥᱮ ᱱᱚᱛᱮ ᱦᱮᱡ ᱞᱮᱱ ᱢᱮ ᱦᱤᱡᱩᱜ ᱢᱮ ᱱᱚᱛᱮ ᱦᱤᱡᱩᱜ ᱢᱮ ᱵᱟᱹᱜᱤᱭᱟᱢ ᱠᱟᱱᱟᱞᱤᱧ ᱵᱟᱠᱷᱟᱱ ᱦᱤᱡᱩᱜ ᱢᱮ